ᱜᱚᱢᱠᱮ ᱡᱚᱦᱟᱨ ᱜᱮ ᱡᱚᱦᱟᱨ ᱡᱚᱦᱟᱨ ᱡᱚᱦᱟᱨ ᱜᱮ ᱢᱤᱫᱴᱮᱱ ᱱᱚᱣᱟ ᱥᱳᱥᱟᱞ ᱢᱤᱰᱤᱭᱟ ᱨᱮ ᱨᱟᱣᱟᱜ ᱠᱟᱱᱟ ᱢᱤᱫᱴᱮᱱ ᱯᱳᱥᱴᱟᱨ ᱥᱮ ᱵᱮᱱᱟᱨ ᱡᱮ ᱟᱯᱮ ᱱᱚᱣᱟ ᱯᱟᱹᱴᱷᱩᱣᱟᱹ ᱜᱟᱶᱛᱟ ᱠᱷᱚᱱ ᱵᱟᱝᱢᱟ ᱥᱟᱛᱟᱥ ᱛᱟᱹᱨᱤᱠᱷ ᱥᱟᱛᱟᱥᱮ ᱡᱟᱱᱩᱣᱟᱨᱤ ᱢᱤᱫᱴᱮᱱ ᱰᱤᱟᱭ ᱰᱮᱯᱩᱴᱮᱥᱚᱱ ᱥᱮ ᱯᱮ ᱜᱷᱮᱨᱟᱣ ᱯᱮ ᱫᱚᱦᱚ ᱠᱟᱫᱟ ᱟᱫᱚ ᱢᱩᱞᱚᱛᱚ ᱱᱚᱣᱟ ᱰᱤᱟᱭ ᱜᱷᱮᱨᱟᱣ ᱥᱮ ᱰᱮᱯᱩᱴᱮᱥᱚᱱ ᱫᱚ ᱪᱮᱫ ᱠᱟᱨᱚᱱ ᱛᱮ ᱛᱮᱦᱮᱧ ᱵᱷᱟᱨᱚᱛ ᱡᱟᱠᱟᱛ ᱥᱟᱱᱛᱟᱲ ᱯᱟᱹᱴᱷᱩᱣᱟᱹ ᱜᱟᱶᱛᱟ ᱡᱷᱟᱲᱜᱨᱟᱢ ᱡᱮᱞᱟ ᱠᱚᱢᱤᱴᱤ ᱯᱟᱦᱴᱟ ᱠᱷᱚᱱ ᱥᱳᱢᱵᱟᱨ ᱥᱟᱛᱟᱥ ᱛᱟᱹᱨᱤᱠᱷ ᱰᱤᱭᱟᱨ ᱰᱮᱯᱩᱴᱮᱥᱚᱱ ᱱᱤᱭᱟᱹ ᱠᱟᱨᱚᱱ ᱛᱮᱜᱮ ᱫᱚᱦᱚ ᱦᱩᱭ ᱠᱟᱱᱟ ᱥᱤᱞᱫᱟᱹ ᱥᱩᱨ ᱛᱚᱨᱚᱯᱥᱤᱞᱟ ᱤᱱᱴᱤᱜᱨᱮᱴᱮᱰ ᱥᱟᱱᱛᱟᱲᱤ ᱢᱤᱰᱤᱭᱟᱢ ᱥᱠᱩᱞ ᱨᱮ ᱢᱟᱪᱮᱫ ᱨᱮᱱᱟᱜ ᱟᱱᱟᱴ ᱞᱟᱹᱭᱛᱮ ᱱᱚᱣᱟ ᱠᱟᱹᱢᱤ ᱦᱚᱨᱟ ᱫᱚ ᱥᱟᱯᱲᱟᱣ ᱠᱟᱱᱟ ᱱᱚᱰᱮ ᱧᱮᱞ ᱠᱟᱱᱟ ᱥᱟᱱᱛᱟᱲᱤ ᱢᱤᱰᱤᱭᱟᱢ ᱛᱮ ᱛᱤᱨᱟᱱᱚᱵᱵᱳᱭ ᱴᱤ ᱥᱴᱩᱰᱮᱱᱴ ᱢᱮᱱᱟᱜ ᱠᱚᱣᱟ ᱱᱚᱰᱮ ᱢᱟᱪᱮᱫ ᱢᱚᱴᱮ ᱢᱚᱬᱮ ᱜᱚᱴᱮᱱ ᱛᱟᱦᱚᱞᱮ ᱱᱚᱰᱮ ᱯᱨᱟᱭᱢᱟᱨᱤ ᱞᱮᱵᱮᱞ ᱨᱮᱱ ᱠᱟᱱᱟ ᱠᱚ ᱡᱷᱚᱛᱚ ᱱᱩᱠᱩ ᱢᱟᱪᱮᱫ ᱠᱚᱫᱚ ᱟᱫᱚ ᱟᱯᱟᱨ ᱯᱨᱟᱭᱢᱟᱨᱤ ᱡᱟᱦᱟᱸᱭ ᱢᱟᱪᱮᱫ ᱫᱚᱨᱠᱟᱨ ᱠᱟᱱᱟ ᱚᱱᱛᱮ ᱫᱚ ᱢᱤᱫᱴᱮᱱ ᱦᱚᱸ ᱢᱟᱪᱮᱫ ᱵᱟᱹᱱᱩᱜ ᱠᱚᱣᱟ ᱚᱛᱷᱚᱪᱚ ᱱᱚᱰᱮ ᱮᱭᱤᱴ ᱠᱷᱚᱱ ᱱᱟᱭᱤᱱ ᱨᱮᱠᱚ ᱨᱟᱠᱟᱵ ᱟᱠᱟᱱᱟ ᱥᱴᱩᱰᱮᱱᱴ ᱠᱚ ᱟᱨ ᱢᱟᱪᱮᱫ ᱨᱮᱱᱟᱜ ᱥᱚᱢᱚᱥᱥᱟ ᱠᱟᱨᱚᱱ ᱛᱮ ᱱᱤᱛᱚᱜ ᱠᱞᱟᱥ ᱦᱚᱸ ᱡᱮᱦᱮᱛᱩ ᱨᱟᱱᱤᱝ ᱠᱟᱱᱟ ᱱᱚᱣᱟ ᱥᱮᱥᱚᱱ ᱨᱮᱱᱟᱜ ᱡᱟᱦᱟᱸ ᱠᱷᱟᱹᱛᱤᱨ ᱩᱱᱠᱩ ᱚᱞᱚᱜ ᱯᱟᱲᱦᱟᱣ ᱨᱮ ᱠᱟᱹᱡ ᱟᱱᱟᱴ ᱦᱩᱭᱩᱜ ᱠᱟᱱ ᱛᱟᱠᱚᱣᱟ ᱢᱟᱪᱮᱫ ᱵᱟᱹᱱᱩᱜ ᱠᱚᱣᱟ ᱱᱚᱛᱮ ᱜᱟᱨᱡᱮᱱ ᱠᱚᱦᱚᱸ ᱜᱤᱫᱽᱨᱟᱹ ᱠᱚ ᱵᱟᱝ ᱫᱚᱦᱚ ᱨᱮᱱᱟᱜ ᱠᱚ ᱨᱤᱠᱟᱹᱭᱮᱫᱟ ᱡᱮ ᱢᱟᱪᱮᱫ ᱵᱟᱹᱱᱩᱜ ᱠᱚᱣᱟ ᱛᱟᱦᱚᱞᱮ ᱜᱤᱫᱽᱨᱟᱹ ᱚᱠᱟ ᱞᱮᱠᱟ ᱠᱟᱛᱮᱫ ᱠᱚ ᱯᱟᱲᱦᱟᱜᱼᱟ ᱛᱚ ᱱᱚᱣᱟ ᱠᱟᱨᱚᱱ ᱛᱮᱜᱮ ᱟᱞᱮ ᱡᱷᱟᱲᱜᱨᱟᱢ ᱰᱤ ᱟᱭ ᱴᱷᱮᱱ ᱫᱚ ᱱᱚᱣᱟ ᱠᱚᱨᱢᱚ ᱥᱩᱪᱤ ᱥᱟᱵ ᱦᱩᱭ ᱠᱟᱱᱟ ᱟᱪᱪᱷᱟ ᱟᱢᱟᱜ ᱩᱯᱨᱩᱢ ᱤᱧᱟᱹᱜ ᱩᱯᱨᱩᱢ ᱥᱤᱨᱡᱚᱱ ᱦᱟᱸᱥᱫᱟ ᱵᱷᱟᱨᱚᱛ ᱡᱟᱠᱟᱛ ᱥᱟᱱᱛᱟᱲ ᱯᱟᱹᱴᱷᱩᱣᱟᱹ ᱜᱟᱶᱛᱟ ᱡᱷᱟᱲᱜᱨᱟᱢ ᱰᱤᱥᱴᱨᱤᱠᱴ ᱥᱮᱠᱨᱮᱴᱟᱨᱤ ᱡᱚᱦᱟᱨ ᱜᱮ ᱤᱧᱟᱹᱜ ᱧᱩᱛᱩᱢ ᱫᱚ ᱢᱚᱦᱮᱱᱫᱨᱚ ᱥᱚᱨᱮᱱ ᱤᱧ ᱫᱚ ᱵᱷᱟᱨᱚᱛ ᱡᱟᱠᱟᱛ ᱥᱟᱱᱛᱟᱲ ᱯᱟᱹᱴᱷᱩᱣᱟᱹ ᱜᱟᱶᱛᱟ ᱡᱟᱦᱟᱸ ᱡᱩᱣᱟᱹᱱ ᱩᱭᱤᱝᱥ ᱠᱟᱱᱟ ᱡᱩᱣᱟᱹᱱ ᱢᱟᱰᱣᱟ ᱚᱱᱟ ᱨᱮᱱ ᱠᱮᱱᱫᱨᱤᱭᱚ ᱠᱚᱢᱤᱴᱤ ᱨᱮᱱ ᱤᱧ ᱫᱚ ᱥᱚᱢᱯᱟᱫᱚᱠ ᱠᱟᱱ ᱛᱟᱵᱚᱱᱤᱧ ᱱᱚᱜᱼᱚᱭ ᱡᱮ ᱦᱚᱞᱟ ᱢᱟᱫᱷᱮᱨ ᱢᱤᱫᱴᱟᱝ ᱡᱟᱦᱟᱸ ᱥᱳᱥᱟᱞ ᱢᱤᱰᱤᱭᱟ ᱨᱮ ᱨᱟᱣᱟᱜ ᱠᱟᱱᱟ ᱢᱤᱫᱴᱟᱝ ᱵᱮᱱᱟᱨ ᱵᱤᱥᱮᱥ ᱠᱟᱛᱮ ᱟᱢᱟᱜ ᱯᱮᱡᱽ ᱠᱷᱚᱱ ᱜᱮ ᱟᱫᱚ ᱱᱚᱜᱼᱚᱭ ᱡᱮ ᱰᱤᱟᱭ ᱜᱷᱮᱨᱟᱣ ᱢᱤᱫᱴᱟᱝ ᱦᱮᱱᱟᱜᱼᱟ ᱚᱱᱟ ᱠᱚᱨᱢᱚᱥᱩᱪᱤ ᱯᱮ ᱥᱟᱵ ᱠᱟᱫᱟ ᱟᱫᱚ ᱱᱚᱣᱟ ᱫᱚ ᱪᱮᱫ ᱵᱟᱠᱷᱨᱟᱛᱮ ᱮᱠᱫᱚᱢ ᱚᱲᱮ ᱨᱚᱯᱟᱨ ᱡᱩᱫᱤᱢ ᱞᱟᱹᱭ ᱠᱷᱟᱱ ᱱᱚᱣᱟ ᱫᱚ ᱱᱤᱛᱚᱜ ᱡᱷᱟᱲᱜᱨᱟᱢ ᱡᱮᱞᱟ ᱵᱤᱡᱮ ᱮᱥ ᱯᱤ ᱡᱤ ᱨᱮᱱ ᱥᱮᱠᱨᱮᱴᱟᱨᱤ ᱥᱨᱤᱡᱚᱱ ᱵᱟᱹᱵᱩ ᱦᱟᱞᱠᱟᱭ ᱞᱟᱹᱭ ᱠᱮᱫ ᱛᱟᱵᱚᱱᱟ ᱱᱚᱣᱟ ᱫᱚ ᱢᱩᱞᱚᱛᱚ ᱡᱟᱦᱟᱸ ᱟᱸᱫᱳᱲ ᱛᱮᱭᱟᱨ ᱨᱟᱠᱟᱵ ᱟᱠᱟᱱᱟ ᱱᱚᱣᱟ ᱟᱸᱫᱳᱲ ᱫᱚ ᱥᱤᱞᱫᱟᱹ ᱢᱩᱞᱩᱠ ᱨᱮᱱᱟᱜ ᱫᱚᱨᱯᱟᱥᱤᱞᱟᱹ ᱱᱤᱭᱩ ᱤᱱᱴᱤᱜᱨᱮᱴᱮᱰ ᱜᱚᱵᱷᱢᱮᱱᱴ ᱥᱠᱩᱞ ᱨᱮᱱᱟᱜ ᱥᱚᱢᱚᱥᱥᱟ ᱪᱮᱛᱟᱱ ᱨᱮ ᱱᱚᱰᱮᱱ ᱜᱟᱨᱰᱤᱭᱟᱱᱥ ᱠᱚ ᱜᱟᱶᱛᱟ ᱴᱷᱮᱱ ᱠᱚᱭᱮᱠ ᱢᱟᱥ ᱢᱟᱲᱟᱝ ᱢᱤᱫᱴᱟᱝ ᱢᱤᱴᱤᱝ ᱠᱟᱛᱮ ᱟᱠᱚᱣᱟᱜ ᱚᱱᱟ ᱥᱠᱩᱞ ᱨᱮᱱᱟᱜ ᱥᱚᱢᱚᱥᱥᱟ ᱠᱟᱛᱷᱟ ᱠᱚ ᱞᱟᱹᱭ ᱞᱮᱫ ᱛᱟᱦᱮᱱᱟ ᱢᱮᱱᱠᱷᱟᱱ ᱫᱩ ᱦᱟᱡᱟᱨ ᱵᱟᱭᱤᱥ ᱥᱟᱞ ᱠᱷᱚᱱᱟᱜ ᱱᱚᱰᱮᱱᱟᱜ ᱟᱸᱫᱳᱲ ᱠᱤᱱᱛᱩ ᱞᱟᱦᱟ ᱦᱤᱡᱩᱜ ᱠᱟᱱ ᱛᱟᱦᱮᱱᱟ ᱡᱟᱦᱟᱸ ᱟᱸᱫᱳᱲ ᱫᱚ ᱱᱤᱛ ᱦᱟᱹᱵᱤᱡ ᱦᱚᱸ ᱱᱟᱜ ᱪᱟᱞᱟᱜ ᱠᱟᱱᱟ ᱟᱨ ᱪᱟᱞᱟᱣ ᱤᱫᱤᱜ ᱜᱮᱭᱟ ᱱᱚᱰᱮ ᱡᱟᱦᱟᱸ ᱛᱤᱱᱟᱹᱜ ᱜᱟᱱ ᱥᱴᱩᱰᱮᱱᱴᱥ ᱢᱮᱱᱟᱜ ᱠᱚᱣᱟ ᱚᱱᱟ ᱫᱚᱯᱮ ᱟᱸᱡᱚᱢ ᱠᱮᱫ ᱛᱟᱵᱚᱱᱟ ᱱᱚᱰᱮ ᱡᱟᱦᱟᱸ ᱛᱤᱱ ᱫᱤᱱ ᱠᱷᱚᱱᱟᱜ ᱱᱚᱣᱟ ᱥᱠᱩᱞ ᱪᱟᱞᱟᱜ ᱠᱟᱱᱟ ᱩᱱ ᱠᱷᱚᱱᱟᱜ ᱱᱤᱛ ᱦᱟᱹᱵᱤᱡ ᱢᱟᱛᱨᱚ ᱯᱚᱱᱮᱭᱟ ᱜᱟᱱ ᱴᱤᱪᱟᱨ ᱠᱚ ᱛᱟᱦᱮᱸ ᱠᱟᱱᱟ᱾ ᱠᱚᱭᱮᱠ ᱫᱤᱱ ᱥᱮ ᱠᱚᱭᱮᱠ ᱢᱟᱥ ᱢᱟᱲᱟᱝ ᱢᱤᱫᱴᱟᱝ ᱴᱤᱪᱟᱨ ᱠᱚ ᱱᱤᱭᱳᱜᱽ ᱠᱟᱫᱮᱭᱟ ᱯᱨᱟᱭᱢᱟᱨᱤ ᱞᱮᱵᱮᱞ ᱨᱮᱱ᱾ ᱢᱮᱱ ᱫᱚ ᱢᱳᱴ ᱢᱚᱬᱮ ᱜᱚᱴᱟᱝ ᱴᱤᱪᱟᱨ ᱢᱮᱱᱟᱜ ᱠᱚᱣᱟ ᱟᱨ ᱛᱤᱨᱟᱱᱚᱵᱵᱚᱭ ᱴᱤ ᱥᱴᱩᱰᱮᱱᱴᱥ᱾ ᱫᱩᱠ ᱨᱮᱱᱟᱜ ᱠᱟᱛᱷᱟ ᱫᱚ ᱱᱚᱣᱟ ᱠᱟᱱᱟ ᱱᱩᱱ ᱫᱤᱱ ᱫᱷᱚᱨᱮ ᱱᱚᱣᱟ ᱥᱠᱩᱞ ᱪᱟᱞᱟᱜ ᱠᱟᱱᱟ ᱢᱤᱫᱴᱟᱝ ᱜᱟᱱ ᱦᱚᱸ ᱯᱟᱨᱢᱟᱱᱮᱱᱴ ᱴᱤᱪᱟᱨ ᱵᱟᱹᱱᱩᱜ ᱠᱚᱣᱟ ᱯᱨᱟᱭᱢᱟᱨᱤ ᱥᱮᱠᱥᱚᱱ ᱨᱮᱱ ᱡᱟᱦᱟᱸᱭ ᱴᱤᱪᱟᱨ ᱠᱟᱱᱟ ᱠᱚ ᱡᱷᱚᱛᱚ ᱜᱮ ᱯᱮᱨᱟ ᱴᱤᱪᱟᱨ ᱠᱟᱱᱟ ᱠᱚ ᱩᱱᱠᱩ ᱯᱮᱨᱟ ᱴᱤᱪᱟᱨ ᱟᱛᱮ ᱫᱚ ᱮᱠᱢᱟᱛᱨᱚ ᱯᱨᱟᱭᱢᱟᱨᱤ ᱞᱮᱵᱮᱞ ᱨᱮᱱ ᱥᱴᱩᱰᱮᱱᱴᱥ ᱜᱮ ᱠᱤᱱᱛᱩ ᱯᱟᱲᱦᱟᱣ ᱦᱚᱪᱚ ᱜᱟᱱᱚᱜᱼᱟ ᱡᱮᱠᱷᱚᱱ ᱜᱮ ᱟᱯᱟᱨ ᱯᱨᱟᱭᱢᱟᱨᱤ ᱥᱮ ᱟᱯᱟᱨ ᱯᱨᱟᱭᱢᱟᱨᱤ ᱯᱟᱨᱚᱢ ᱠᱟᱛᱮ ᱥᱮᱠᱮᱱᱰᱟᱨᱤ ᱞᱮᱵᱮᱞ ᱨᱮᱱ ᱡᱟᱦᱟᱸᱭ ᱥᱴᱩᱰᱮᱱᱴᱥ ᱠᱚ ᱦᱩᱭᱩᱜ ᱠᱟᱱᱟ ᱩᱱᱠᱩ ᱞᱟᱹᱜᱤᱫ ᱫᱚ ᱩᱱᱠᱩ ᱫᱚ ᱡᱳᱜᱽᱜᱚᱛᱚᱢ ᱫᱚ ᱵᱟᱝ ᱠᱟᱱᱟ ᱠᱚ ᱠᱞᱟᱥ ᱮᱭᱤᱴ ᱨᱮ ᱡᱟᱦᱟᱸᱭ ᱥᱴᱩᱰᱮᱱᱴᱥ ᱠᱚᱠᱚ ᱛᱟᱦᱮᱸ ᱠᱟᱱᱟ ᱵᱤᱜᱚᱛᱚ ᱥᱮᱨᱢᱟ ᱨᱮᱱ ᱩᱱᱠᱩ ᱫᱚ ᱵᱤᱱᱟᱹ ᱢᱟᱥᱴᱟᱨ ᱛᱮᱜᱮ ᱠᱚ ᱛᱮᱦᱮᱧ ᱮᱭᱤᱴ ᱠᱚ ᱯᱟᱥ ᱠᱮᱫᱟ᱾ ᱵᱤᱱᱟᱹ ᱢᱟᱥᱴᱟᱨ ᱛᱮ ᱥᱴᱩᱰᱮᱱᱴᱥ ᱩᱱᱠᱩ ᱠᱞᱟᱥ ᱮᱭᱤᱴ ᱠᱷᱚᱱᱟᱜ ᱱᱟᱭᱤᱱ ᱠᱚ ᱨᱟᱠᱟᱵ ᱮᱱᱟ᱾ ᱛᱮᱦᱮᱧ ᱱᱟᱭᱤᱱ ᱨᱮ ᱠᱞᱟᱥ ᱮᱦᱚᱵ ᱟᱠᱟᱱᱟ ᱩᱱᱠᱩ ᱜᱤᱫᱽᱨᱟᱹ ᱠᱚᱫᱚ ᱫᱟᱭᱟ ᱜᱮᱠᱚ ᱫᱩᱲᱩᱵ ᱜᱤᱲᱤ ᱟᱠᱟᱱᱟ ᱵᱮᱸᱪ ᱨᱮ᱾ ᱩᱱᱠᱩᱣᱟᱜ ᱠᱞᱟᱥ ᱵᱟᱝ ᱦᱩᱭᱩᱜ ᱠᱟᱱᱟ᱾ ᱯᱚᱨᱤᱥᱠᱟᱨ ᱠᱟᱛᱷᱟ ᱚᱱᱟ ᱥᱠᱩᱞ ᱨᱮᱱ ᱡᱟᱦᱟᱸᱭ ᱯᱨᱟᱭᱢᱟᱨᱤ ᱞᱮᱵᱮᱞ ᱨᱮᱱ ᱴᱤᱪᱟᱨ ᱠᱚ ᱞᱟᱹᱭ ᱟᱠᱟᱫᱟ ᱟᱞᱮᱭᱟᱜ ᱫᱚ ᱡᱳᱜᱽᱜᱚᱛᱟ ᱵᱟᱹᱱᱩᱜ ᱛᱟᱞᱮᱭᱟ ᱱᱩᱠᱩ ᱜᱤᱫᱽᱨᱟᱹ ᱫᱚ ᱵᱟᱞᱮ ᱯᱟᱲᱦᱟᱣ ᱫᱟᱲᱮᱭᱟᱠᱚᱣᱟ᱾ ᱱᱚᱣᱟ ᱛᱤᱱ ᱢᱟᱨᱟᱝ ᱢᱤᱫᱴᱟᱝ ᱫᱩᱠᱷᱮᱞᱤ ᱠᱷᱚᱵᱚᱨ ᱠᱟᱱᱟ ᱱᱚᱣᱟ ᱠᱟᱨᱚᱱ ᱛᱮᱜᱮ ᱫᱟᱨᱟᱭ ᱠᱟᱱ ᱥᱟᱛᱟᱥ ᱛᱟᱹᱨᱤᱠᱷ ᱵᱷᱟᱨᱚᱛ ᱡᱟᱠᱟᱛ ᱥᱟᱱᱛᱟᱲ ᱯᱟᱹᱴᱷᱩᱣᱟᱹ ᱜᱟᱶᱛᱟ ᱢᱤᱫᱴᱟᱝ ᱤᱥᱯᱟᱨ ᱩᱥᱯᱟᱨ ᱟᱱᱫᱳᱞᱚᱱ ᱞᱟᱹᱜᱤᱫ ᱮ ᱞᱟᱦᱟ ᱦᱮᱡ ᱟᱠᱟᱱᱟ ᱪᱮᱫᱟᱜ ᱠᱟᱨᱚᱱ ᱠᱤᱪᱷᱩ ᱫᱤᱱ ᱢᱟᱲᱟᱝ ᱠᱷᱚᱱᱟᱜ ᱚᱱᱮ ᱢᱤᱫ ᱪᱟᱸᱫᱚ ᱫᱷᱚᱨᱮ ᱠᱷᱚᱱᱟᱜ ᱢᱤᱫᱴᱟᱝ ᱟᱞᱮ ᱡᱟᱦᱟᱸ ᱪᱤᱴᱷᱤ ᱪᱟᱯᱟᱴᱤ ᱵᱤᱵᱷᱤᱱᱱᱚ ᱫᱚᱯᱛᱚᱨ ᱨᱮ ᱨᱤᱴᱤᱱ ᱮᱢ ᱚᱱᱟ ᱫᱚ ᱰᱤᱟᱭ ᱛᱷᱮᱠᱮ ᱥᱩᱨᱩ ᱠᱚᱨᱮ ᱱᱚᱰᱮ ᱮᱥᱰᱤᱳ ᱛᱷᱮᱠᱮ ᱥᱩᱨᱩ ᱠᱚᱨᱮ ᱰᱤᱮᱢ ᱛᱷᱮᱠᱮ ᱥᱩᱨᱩ ᱠᱚᱨᱮ ᱦᱟᱭᱟᱨ ᱮᱰᱩᱠᱮᱥᱚᱱ ᱥᱤᱠᱠᱷᱟ ᱵᱷᱚᱵᱚᱱ ᱯᱚᱨᱡᱚᱱᱛᱚ ᱟᱞᱮ ᱞᱮ ᱪᱟᱞᱟᱣ ᱟᱠᱟᱱᱟ ᱚᱸᱰᱮ ᱨᱮᱱᱟᱜ ᱡᱟᱦᱟᱸ ᱟᱞᱮ ᱨᱤᱯᱳᱨᱴ ᱞᱮ ᱧᱟᱢ ᱟᱠᱟᱫᱟ ᱰᱤᱟᱭ ᱞᱟᱹᱭᱫᱟ ᱟᱢᱤ ᱛᱚ ᱠᱤᱪᱷᱩ ᱠᱚᱨᱛᱮ ᱯᱟᱨᱵᱚ ᱱᱟ ᱱᱚᱰᱮ ᱴᱤᱟᱭᱥᱤ ᱢᱟᱭ ᱞᱟᱹᱭᱫᱟ ᱤᱧ ᱫᱚ ᱪᱮᱫ ᱤᱧ ᱪᱤᱠᱟᱹ ᱫᱟᱲᱮᱭᱟᱜᱼᱟ ᱤᱧᱟᱹᱜ ᱠᱚᱱᱴᱤᱡᱮᱱᱥᱤ ᱵᱟᱹᱱᱩᱜ ᱛᱤᱧᱟ ᱤᱧ ᱚᱠᱟ ᱞᱮᱠᱟ ᱠᱟᱛᱮ ᱴᱤᱪᱟᱨᱤᱧ ᱱᱤᱭᱳᱜᱽ ᱠᱚᱣᱟ ᱥᱮ ᱱᱤᱭᱳᱜᱽ ᱨᱮᱱᱟᱜ ᱱᱤᱭᱳᱜᱽ ᱨᱮᱱᱟᱜ ᱠᱳᱱᱳ ᱚᱛᱷᱚᱨᱤᱴᱤ ᱤᱧ ᱴᱷᱮᱱ ᱵᱟᱹᱱᱩᱜᱼᱟ ᱚᱛᱤᱠᱮᱱ ᱨᱮ ᱚᱛᱷᱮᱱᱴᱤᱠᱮᱥᱚᱱ ᱤᱧ ᱴᱷᱮᱱ ᱵᱟᱹᱱᱩᱜᱼᱟ ᱛᱟᱦᱚᱞᱮ ᱰᱤᱟᱭ ᱦᱚᱸᱭ ᱢᱮᱢᱮᱱ ᱠᱟᱱᱟ ᱤᱧ ᱴᱷᱮᱱ ᱦᱚᱸ ᱚᱱᱠᱟᱱᱟᱜ ᱤᱧ ᱛᱚ ᱦᱟᱸᱜ ᱵᱟᱹᱧ ᱞᱟᱹᱭ ᱫᱟᱲᱮ ᱟᱠᱚᱣᱟ ᱱᱚᱰᱮᱱᱟᱜ ᱡᱟᱦᱟᱸ ᱥᱠᱩᱞ ᱚᱱᱟ ᱡᱟᱦᱟᱸ ᱤᱧ ᱠᱚᱯᱤ ᱠᱚ ᱠᱳᱞ ᱠᱟᱣᱫᱤᱧᱟ ᱚᱱᱟ ᱠᱚᱯᱤ ᱠᱚ ᱮᱡ ᱮ ᱪᱮᱭᱟᱨᱢᱮᱱ ᱮᱥ ᱰᱤ ᱳ ᱥᱟᱦᱮᱵ ᱤᱧ ᱮᱢ ᱠᱟᱣᱫᱮᱭᱟ ᱰᱤ ᱮᱢ ᱥᱟᱦᱮᱵ ᱤᱧ ᱮᱢ ᱠᱟᱣᱫᱮᱭᱟ ᱱᱚᱜᱼᱚᱭ ᱱᱚᱣᱟ ᱠᱟᱜᱚᱡᱽ ᱠᱚ ᱤᱧᱤᱧ ᱮᱢᱟ ᱯᱮ ᱠᱟᱱᱟ ᱱᱤᱭᱟᱹ ᱯᱚᱨ ᱦᱟᱭᱟᱨ ᱮᱰᱩᱠᱮᱥᱚᱱ ᱦᱚᱸ ᱮᱠᱤ ᱰᱤᱢᱟᱱᱰ ᱮᱠᱤ ᱠᱟᱛᱷᱟ ᱜᱮ ᱞᱟᱹᱭ ᱠᱮᱫᱟᱭ ᱡᱮ ᱱᱚᱣᱟ ᱫᱚ ᱱᱤᱛ ᱚᱠᱛᱚ ᱨᱮ ᱡᱟᱦᱟᱸ ᱥᱚᱢᱚᱥᱥᱟ ᱢᱮᱱᱟᱜᱼᱟ ᱱᱚᱣᱟ ᱫᱚ ᱵᱟᱝᱢᱟ ᱱᱤᱭᱳᱜᱽ ᱵᱟᱝ ᱜᱟᱱᱚᱜᱼᱟ ᱠᱤᱪᱷᱩ ᱢᱮᱱᱠᱷᱟᱱ ᱟᱞᱮ ᱟᱵᱟᱨ ᱠᱤᱪᱷᱩ ᱡᱟᱭᱜᱟ ᱠᱚᱨᱮ ᱞᱮ ᱧᱮᱞ ᱮᱫᱟ ᱯᱤ ᱮᱥ ᱥᱤ ᱴᱳᱴᱟᱞ ᱢᱟᱱᱮ ᱵᱤᱵᱷᱤᱱᱱᱚ ᱵᱷᱟᱵᱽ ᱛᱮ ᱩᱱᱤ ᱠᱤᱱᱛᱩ ᱴᱤᱪᱟᱨ ᱮ ᱱᱤᱭᱳᱜᱽ ᱮᱫ ᱠᱚᱣᱟ ᱚᱱᱟ ᱨᱮᱱᱟᱜ ᱱᱳᱴᱤᱯᱷᱤᱠᱮᱥᱚᱱ ᱦᱚᱸ ᱟᱞᱮ ᱞᱮ ᱧᱟᱢ ᱟᱠᱟᱫᱟ ᱡᱚᱛᱚ ᱠᱷᱚᱱᱟᱜ ᱢᱟᱨᱟᱝ ᱠᱟᱛᱷᱟ ᱫᱚ ᱦᱩᱭᱩᱜ ᱠᱟᱱᱟ ᱟᱞᱮ ᱡᱟᱦᱟᱸ ᱦᱤᱞᱳᱜ ᱰᱤ ᱮᱢ ᱴᱷᱮᱱ ᱟᱞᱟᱫᱟ ᱠᱟᱛᱮ ᱢᱤᱴᱤᱝ ᱨᱮᱱᱟᱜ ᱚᱠᱛᱚ ᱞᱮ ᱠᱷᱚᱡᱽ ᱞᱮᱱ ᱛᱟᱦᱮᱱᱟ ᱢᱮᱱᱠᱷᱟᱱ ᱰᱤᱮᱢ ᱚᱱᱟ ᱢᱤᱴᱤᱝ ᱨᱮᱱᱟᱜ ᱚᱠᱛᱚ ᱵᱟᱭ ᱮᱢ ᱫᱟᱲᱮ ᱠᱟᱣᱫᱟ ᱵᱚᱨᱚᱢ ᱟᱞᱮ ᱚᱸᱰᱮ ᱰᱤᱮᱢ ᱚᱯᱷᱤᱥ ᱪᱟᱞᱟᱣ ᱠᱟᱛᱮ ᱱᱤᱭᱟᱹ ᱞᱮ ᱧᱮᱞ ᱟᱠᱟᱫᱟ ᱡᱮ ᱚᱸᱰᱮ ᱞᱟᱹᱭ ᱫᱟᱠᱚ ᱵᱟᱝ ᱥᱤᱮ ᱥᱟᱞᱟᱜ ᱧᱟᱯᱟᱢ ᱯᱮ ᱥᱤᱮ ᱦᱟᱸᱜ ᱮ ᱞᱟᱹᱭ ᱟᱯᱮᱭᱟ ᱰᱤᱮᱢ ᱥᱟᱞᱟᱜ ᱛᱤᱥ ᱨᱮ ᱧᱟᱯᱟᱢ ᱜᱟᱱᱚᱜᱼᱟ ᱥᱮ ᱵᱟᱝ ᱜᱟᱱᱚᱜᱼᱟ ᱥᱤᱮ ᱱᱚᱝᱠᱟᱱ ᱢᱤᱫᱴᱟᱝ ᱟᱹᱰᱤ ᱞᱟᱡᱟ ᱯᱟᱲᱟ ᱨᱮᱱᱟᱜ ᱠᱟᱛᱷᱟ ᱤᱱᱟᱹ ᱦᱤᱞᱳᱜ ᱡᱚᱝᱜᱚᱞ ᱢᱚᱦᱚᱞ ᱩᱛᱥᱚᱵ ᱨᱮᱱᱟᱜ ᱵᱟᱝᱢᱟ ᱯᱮᱱᱰᱮᱞ ᱛᱚᱞ ᱪᱟᱞᱟᱜ ᱠᱟᱱᱟ ᱚᱸᱰᱮ ᱚᱸᱰᱮ ᱰᱤᱮᱢ ᱥᱮ ᱱᱩᱭ ᱥᱤᱮ ᱥᱮ ᱵᱤᱥᱤᱰᱟᱵᱞᱤᱭᱩ ᱨᱮᱱ ᱚᱯᱷᱤᱥᱟᱨ ᱠᱚ ᱚᱸᱰᱮ ᱠᱚ ᱪᱟᱞᱟᱣ ᱟᱠᱟᱱᱟ ᱱᱩᱱᱟᱹᱜ ᱱᱤᱪ ᱡᱟᱭᱜᱟ ᱨᱮ ᱢᱤᱫᱴᱟᱝ ᱢᱟᱱᱮ ᱱᱚᱣᱟ ᱫᱚᱯᱛᱚᱨ ᱠᱚ ᱠᱚ ᱥᱮᱴᱮᱨ ᱦᱚᱪᱚ ᱟᱠᱟᱱᱟ ᱥᱮ ᱠᱚ ᱥᱮᱴᱮᱨ ᱟᱠᱟᱫᱟ ᱱᱚᱣᱟ ᱠᱷᱚᱱᱟᱜ ᱟᱨᱚ ᱢᱟᱨᱟᱝ ᱞᱟᱡᱟᱣ ᱛᱮᱱᱟᱜ ᱪᱮᱫ ᱦᱚᱸ ᱵᱟᱹᱱᱩᱜᱼᱟ᱾ ᱟᱵᱚ ᱵᱚᱱ ᱟᱸᱡᱚᱢ ᱟᱠᱟᱫᱟ ᱯᱮᱯᱟᱨ ᱥᱮ ᱴᱤᱵᱷᱤ ᱢᱤᱰᱤᱭᱟ ᱵᱤᱵᱷᱤᱱᱱᱚ ᱢᱟᱫᱷᱭᱚᱢ ᱛᱮ ᱡᱮ ᱪᱷᱚ ᱠᱳᱴᱤ ᱴᱟᱠᱟ ᱡᱚᱝᱜᱚᱞ ᱢᱚᱦᱚᱞ ᱩᱛᱥᱚᱵᱽ ᱡᱟᱦᱟᱸ ᱠᱚ ᱞᱟᱹᱭ ᱮᱫᱟ ᱡᱷᱟᱲᱜᱨᱟᱢ ᱡᱮᱞᱟ ᱨᱮᱱᱟᱜ ᱪᱷᱚ ᱠᱳᱴᱤ ᱴᱟᱠᱟ ᱠᱚ ᱵᱮᱭ ᱟᱠᱟᱫᱟ᱾ ᱟᱨ ᱛᱮᱦᱮᱧ ᱢᱤᱫᱴᱟᱝ ᱤᱥᱠᱩᱞ ᱨᱮᱱ ᱴᱤ ᱟᱭ ᱥᱤ ᱞᱟᱹᱭ ᱦᱩᱭᱩᱜ ᱠᱟᱱ ᱛᱟᱭᱟ ᱤᱧ ᱴᱷᱮᱱ ᱯᱷᱟᱱᱰ ᱵᱟᱹᱱᱩᱜᱼᱟ ᱤᱧ ᱴᱷᱮᱱ ᱚᱨᱛᱷᱚ ᱵᱟᱹᱱᱩᱜᱼᱟ ᱤᱧ ᱴᱤᱪᱟᱨ ᱵᱟᱹᱧ ᱱᱤᱭᱳᱜᱽ ᱫᱟᱲᱮ ᱟᱠᱚᱣᱟ ᱱᱩᱠᱩ ᱜᱤᱫᱽᱨᱟᱹ ᱵᱤᱱᱟᱹ ᱯᱟᱲᱦᱟᱣ ᱛᱮ ᱵᱤᱱᱟᱹ ᱴᱤᱪᱟᱨ ᱛᱮᱜᱮ ᱱᱚᱝᱠᱟ ᱛᱟᱦᱮᱸ ᱦᱩᱭᱩᱜ ᱛᱟᱠᱚᱣᱟ ᱰᱤ ᱟᱭ ᱦᱚᱸ ᱥᱮᱢ ᱠᱟᱛᱷᱟᱭ ᱞᱟᱹᱭ ᱟᱠᱟᱫᱟ ᱛᱟᱦᱚᱞᱮ ᱢᱤᱫᱴᱟᱝ ᱡᱮᱞᱟ ᱞᱟᱹᱜᱤᱫ ᱢᱤᱫᱴᱟᱝ ᱠᱷᱮᱞᱟ ᱢᱮᱞᱟ ᱥᱮ ᱮᱱᱮᱡ ᱥᱮᱨᱮᱧ ᱯᱷᱩᱨᱛᱤ ᱞᱟᱹᱜᱤᱫ ᱥᱮ ᱚᱱᱟ ᱪᱚᱴ ᱨᱮᱱᱟᱜ ᱯᱮᱱᱰᱮᱞ ᱛᱚᱞ ᱞᱟᱹᱜᱤᱫ ᱰᱤ ᱮᱢ ᱚᱯᱷᱤᱥ ᱵᱷᱤᱛᱨᱤ ᱨᱮ ᱱᱚᱣᱟ ᱞᱟᱹᱜᱤᱫ ᱡᱩᱫᱤ ᱪᱷᱚ ᱠᱳᱴᱤ ᱴᱟᱠᱟ ᱵᱮᱭ ᱫᱟᱲᱮᱭᱟᱜ ᱢᱟᱱᱮ ᱫᱚᱥ ᱦᱟᱡᱟᱨ ᱴᱟᱠᱟ ᱠᱟᱛᱮ ᱢᱚᱬᱮ ᱜᱚᱴᱟᱝ ᱴᱤᱪᱟᱨ ᱫᱚᱦᱚ ᱞᱮᱠᱷᱟᱱ ᱜᱮᱛᱚ ᱯᱚᱧᱪᱟᱥ ᱦᱟᱡᱟᱨ ᱴᱟᱠᱟ ᱛᱮ ᱥᱟᱯᱷᱤᱥᱤᱭᱮᱱᱴ ᱤᱭᱟᱹ ᱪᱟᱞᱟᱜᱼᱟ ᱢᱟᱱᱮ ᱥᱠᱩᱞ ᱫᱚ ᱚᱱᱛᱚᱛᱚ ᱜᱤᱫᱽᱨᱟᱹ ᱠᱚᱫᱚ ᱚᱱᱛᱚᱛᱚ ᱴᱤᱪᱟᱨ ᱠᱚ ᱧᱟᱢ ᱠᱮᱭᱟ ᱥᱮ ᱩᱱᱠᱩ ᱯᱟᱲᱦᱟᱣ ᱨᱮᱱᱟᱜ ᱥᱩᱡᱳᱜᱽ ᱠᱚ ᱧᱟᱢ ᱠᱮᱭᱟ ᱟᱹᱰᱤ ᱫᱩᱠ ᱨᱮᱱᱟᱜ ᱠᱟᱛᱷᱟ ᱟᱞᱮ ᱢᱤᱫᱴᱟᱝ ᱵᱳᱭ ᱞᱟᱹᱜᱤᱫ ᱩᱱᱠᱩ ᱥᱴᱩᱰᱮᱱᱴᱥ ᱠᱚᱣᱟᱜ ᱵᱳᱭ ᱞᱟᱹᱜᱤᱫ ᱵᱩᱠ ᱰᱮ ᱨᱮᱢᱟ ᱵᱳᱭ ᱵᱟᱠᱚ ᱧᱟᱢ ᱞᱮᱫᱟ ᱩᱱᱠᱩᱣᱟᱜ ᱵᱩᱠ ᱰᱮ ᱨᱮ ᱵᱟᱝ ᱧᱟᱢ ᱠᱷᱟᱹᱛᱤᱨ ᱟᱞᱮ ᱠᱤᱱᱛᱩ ᱚᱱᱟ ᱮᱥᱟᱭ ᱛᱷᱮᱠᱮ ᱥᱩᱨᱩ ᱠᱚᱨᱮ ᱩᱱᱠᱩ ᱥᱟᱱᱟᱢ ᱠᱚ ᱥᱟᱞᱟᱜ ᱟᱞᱮ ᱞᱮ ᱨᱚᱲ ᱟᱠᱟᱫᱟ ᱡᱮ ᱟᱯᱮ ᱱᱚᱣᱟ ᱫᱚ ᱪᱮᱫᱟᱜ ᱦᱩᱭᱩᱜᱼᱟ ᱡᱮ ᱵᱟᱝ ᱵᱟᱝ ᱵᱳᱭ ᱵᱟᱝ ᱦᱮᱡ ᱟᱠᱟᱱᱟ ᱢᱟᱱᱮ ᱱᱚᱣᱟ ᱠᱷᱚᱱᱟᱜ ᱟᱨᱦᱚᱸ ᱞᱟᱡᱟᱣ ᱡᱟᱦᱟᱱᱟᱜ ᱦᱩᱭ ᱫᱟᱲᱮᱭᱟᱜᱼᱟ? ᱢᱟᱱᱮ ᱥᱴᱩᱰᱮᱱᱴᱥ ᱠᱚ ᱵᱳᱭ ᱵᱟᱠᱚ ᱧᱟᱢ ᱮᱫᱟ ᱱᱚᱣᱟ ᱠᱷᱟᱹᱛᱤᱨ ᱦᱟᱭᱟᱨ ᱮᱰᱩᱠᱮᱥᱚᱱ ᱱᱚᱣᱟ ᱠᱷᱟᱹᱛᱤᱨ ᱥᱤᱠᱠᱷᱟ ᱵᱷᱚᱵᱚᱱ ᱪᱟᱞᱟᱜ ᱦᱩᱭᱩᱜᱼᱟ ᱥᱤᱠᱠᱷᱟ ᱵᱷᱚᱵᱚᱱ ᱠᱚ ᱠᱷᱚᱱ ᱠᱚ ᱯᱷᱳᱱ ᱟᱫᱟ ᱰᱤᱟᱭ ᱡᱮ ᱪᱮᱫᱟᱜ ᱵᱳᱭ ᱵᱟᱢ ᱮᱢ ᱠᱟᱫ ᱠᱚ ᱵᱳᱭ ᱛᱟᱨᱯᱚᱨᱮ ᱫᱚᱥᱟᱨ ᱦᱤᱞᱳᱜ ᱵᱳᱭ ᱠᱚ ᱮᱢᱟ ᱠᱚ ᱠᱟᱱᱟ ᱱᱚᱜᱼᱚᱭ ᱱᱚᱝᱠᱟᱱ ᱵᱮᱵᱚᱥᱛᱟ ᱪᱟᱞᱟᱜ ᱠᱟᱱᱟ ᱱᱚᱣᱟ ᱵᱮᱵᱚᱥᱛᱟ ᱠᱷᱟᱹᱞᱤ ᱱᱚᱰᱮᱱᱟᱜ ᱥᱩᱢᱩᱝ ᱫᱚ ᱵᱟᱝ ᱠᱟᱱᱟ ᱯᱩᱨᱟᱹ ᱥᱟᱱᱛᱟᱞᱤ ᱮᱰᱩᱠᱮᱥᱚᱱ ᱥᱮ ᱥᱟᱱᱛᱟᱞᱤ ᱰᱤᱯᱟᱨᱴᱢᱮᱱᱴ ᱪᱮᱛᱟᱱ ᱨᱮ ᱱᱚᱝᱠᱟᱱᱟᱜ ᱢᱤᱫᱴᱟᱝ ᱵᱤᱢᱟᱛᱨᱤ ᱥᱩᱞᱚᱵᱷ ᱟᱪᱚᱨᱚᱱ ᱴᱩᱣᱟᱹᱨ ᱜᱤᱫᱽᱨᱟᱹ ᱞᱮᱠᱟᱱ ᱢᱤᱫᱴᱟᱝ ᱟᱪᱚᱨᱚᱱ ᱥᱟᱱᱛᱟᱞᱤ ᱢᱤᱰᱤᱭᱟᱢ ᱥᱤᱠᱠᱷᱟ ᱵᱮᱵᱚᱥᱛᱟ ᱪᱮᱛᱟᱱ ᱨᱮ ᱪᱟᱞᱟᱜ ᱠᱟᱱᱟ ᱛᱚ ᱠᱟᱛᱷᱟ ᱦᱩᱭᱩᱜ ᱠᱟᱱᱟ ᱟᱞᱮ ᱨᱮᱱ ᱵᱚᱭᱦᱟ ᱠᱚ ᱵᱚᱭᱦᱟ ᱢᱤᱥᱤ ᱠᱚ ᱡᱟᱦᱟᱸᱭ ᱠᱟᱹᱴᱤᱡ ᱠᱟᱹᱴᱤᱡ ᱢᱟᱹᱭ ᱵᱟᱹᱵᱩ ᱠᱚ ᱡᱟᱦᱟᱸᱭ ᱠᱞᱟᱥ ᱳᱣᱟᱱ ᱨᱮᱠᱚ ᱵᱷᱚᱨᱛᱤ ᱟᱠᱟᱱᱟ ᱚᱱᱟ ᱜᱚᱵᱷᱢᱮᱱᱴ ᱥᱠᱩᱞ ᱠᱟᱱᱟ ᱡᱮᱦᱮᱛᱩ ᱜᱚᱵᱷᱢᱮᱱᱴ ᱥᱠᱩᱞ ᱨᱮᱱᱟᱜ ᱯᱷᱮᱥᱤᱞᱤᱴᱤ ᱦᱟᱛᱟᱣ ᱠᱟᱛᱮ ᱳᱣᱟᱱ ᱠᱷᱚᱱᱟᱜ ᱴᱩᱭᱮᱞᱵᱷ ᱯᱟᱥ ᱠᱟᱛᱮ ᱱᱚᱣᱟ ᱥᱠᱩᱞ ᱠᱷᱚᱱᱟᱜ ᱠᱚ ᱚᱲᱟᱜ ᱠᱚ ᱨᱩᱣᱟᱹᱲ ᱪᱟᱞᱟᱜᱼᱟ ᱱᱚᱣᱟ ᱨᱮᱱᱟᱜ ᱥᱩᱡᱳᱜᱽ ᱟᱥᱟ ᱠᱟᱛᱮ ᱱᱚᱣᱟ ᱨᱮᱱᱟᱜ ᱢᱟᱱᱮ ᱠᱩᱥᱤ ᱨᱟᱹᱥᱠᱟᱹ ᱛᱮ ᱡᱟᱦᱟᱸᱭ ᱱᱚᱰᱮ ᱠᱚ ᱵᱷᱚᱨᱛᱤ ᱞᱮᱱ ᱛᱟᱦᱮᱸᱫ ᱩᱱᱠᱩᱣᱟᱜ ᱛᱮᱦᱮᱧ ᱢᱮᱫ ᱫᱟᱜ ᱡᱚᱨᱚᱜ ᱠᱟᱱᱟ ᱚᱱᱟ ᱢᱮᱫ ᱫᱟᱜ ᱠᱷᱟᱹᱛᱤᱨ ᱟᱞᱮ ᱦᱚᱸ ᱫᱩᱠ ᱞᱮ ᱧᱟᱢ ᱟᱠᱟᱫᱟ ᱟᱨ ᱟᱞᱮ ᱚᱱᱟ ᱠᱟᱨᱚᱱ ᱛᱮᱜᱮ ᱫᱟᱨᱟᱭ ᱠᱟᱱ ᱥᱟᱛᱟᱥ ᱛᱟᱹᱨᱤᱠᱷ ᱰᱤᱟᱭ ᱟᱜ ᱚᱲᱟᱜ ᱫᱚᱞᱮ ᱪᱟᱹᱵᱤ ᱛᱟᱭᱟ ᱟᱨᱠᱤ ᱡᱟᱦᱟᱸᱭ ᱰᱤᱟᱭ ᱟᱜ ᱡᱳᱜᱽᱜᱚᱛᱟ ᱵᱟᱹᱱᱩᱜ ᱛᱟᱭᱟ ᱥᱮ ᱮᱰᱩᱠᱮᱥᱚᱱ ᱫᱚᱯᱛᱚᱨ ᱟᱜ ᱡᱳᱜᱽᱜᱚᱛᱟ ᱵᱟᱹᱱᱩᱜ ᱛᱟᱭᱟ ᱡᱮ ᱛᱤᱨᱟᱱᱚᱵᱵᱚᱭ ᱴᱤ ᱥᱟᱱᱛᱟᱲ ᱥᱴᱩᱰᱮᱱᱴᱥ ᱯᱟᱲᱦᱟᱣ ᱠᱟᱠᱚ ᱨᱮᱱᱟᱜ ᱥᱚᱴᱷᱤᱠ ᱯᱚᱨᱤᱠᱟᱴᱷᱟᱢᱳ ᱵᱟᱭ ᱛᱮᱭᱟᱨ ᱫᱟᱲᱮᱭᱟᱜᱼᱟ ᱛᱟᱦᱚᱞᱮ ᱠᱷᱟᱱ ᱫᱚ ᱟᱞᱮᱭᱟᱜ ᱦᱚᱸ ᱨᱟᱭᱤᱴ ᱴᱩ ᱮᱰᱩᱠᱮᱥᱚᱱ ᱨᱮᱱᱟᱜ ᱟᱹᱨᱤ ᱛᱮ ᱟᱞᱮ ᱦᱚᱸ ᱮᱰᱩᱠᱮᱥᱚᱱ ᱧᱟᱢ ᱞᱟᱹᱜᱤᱫ ᱡᱟ ᱠᱚᱨᱟᱣ ᱫᱚᱨᱠᱟᱨ ᱛᱟᱞᱮ ᱠᱚᱨᱟᱣᱟ᱾ ᱴᱷᱤᱠ ᱜᱮᱭᱟ ᱟᱭᱢᱟ ᱥᱟᱨᱦᱟᱣ ᱟᱨ ᱡᱚᱦᱟᱨ᱾ ᱡᱚᱦᱟᱨ ᱜᱮ᱾